ᱡᱚᱦᱟᱨ ᱥᱟᱱᱟᱢ ᱠᱚᱜᱮ ᱟᱨ ᱛᱮᱦᱮᱧ ᱫᱚ ᱠᱟᱱᱟ ᱫᱚᱥᱟᱨ ᱫᱤᱱ ᱛᱮᱦᱮᱧ ᱫᱚ ᱱᱟᱦᱟᱜ ᱞᱮ ᱢᱮᱲᱦᱮᱫ ᱥᱟᱠᱚᱢ ᱠᱤᱱᱟ ᱫᱟ ᱟᱨ ᱱᱟᱣᱟ ᱵᱟᱹᱦᱩ ᱛᱟᱹᱠᱤᱱ ᱛᱟᱞᱟ ᱦᱤᱞᱤ ᱛᱟᱞᱮ ᱟᱨ ᱱᱚᱛᱮ ᱜᱩᱨᱤᱡ ᱯᱩᱨᱪᱷᱟᱹ ᱠᱚᱦᱚᱸ ᱦᱩᱭᱮᱱᱟ ᱞᱟᱜᱽ ᱵᱷᱟᱜᱽ ᱦᱩᱭ ᱟᱠᱟᱱ ᱜᱮᱭᱟ ᱟᱨ ᱱᱚᱛᱮ ᱱᱟᱦᱟᱜ ᱛᱟᱞᱟ ᱟᱭᱳ ᱛᱟᱞᱮ ᱱᱚᱛᱮ ᱜᱩᱨᱤᱡ ᱠᱟᱛᱮᱫ ᱱᱚᱣᱟ ᱯᱩᱴᱩᱨᱮᱫᱼᱟᱭ ᱱᱟᱦᱟᱜ ᱟᱨ ᱱᱚᱛᱮ ᱥᱚᱵᱽᱡᱤ ᱪᱚᱸᱫᱟ ᱟᱠᱟᱱᱟ ᱠᱟᱵᱩᱞᱤ ᱪᱟᱱᱟ ᱟᱨ ᱟᱹᱞᱩ ᱱᱟᱦᱟᱜ ᱱᱚᱰᱮ ᱛᱤᱠᱤᱜ ᱠᱟᱱᱟ ᱛᱚ ᱯᱷᱤᱨ ᱯᱮᱲᱟ ᱠᱚᱦᱚᱸ ᱛᱚ ᱱᱟᱥᱛᱟ ᱮᱢ ᱦᱩᱭᱩᱜᱼᱟ ᱱᱟᱦᱟᱜ ᱛᱚ ᱚᱱᱟ ᱞᱟᱹᱜᱤᱫ ᱛᱮ ᱟᱨ ᱱᱤᱛᱚᱝ ᱧᱮᱞ ᱫᱟᱲᱮᱭᱟᱜ ᱠᱟᱱ ᱜᱮᱭᱟ ᱵᱚᱱ ᱱᱩᱭ ᱫᱚ ᱱᱟᱦᱟᱜ ᱟᱞᱮ ᱟᱹᱛᱩ ᱨᱤᱱᱤᱡ ᱢᱟᱺᱡᱷᱤ ᱵᱟᱵᱟ ᱠᱟᱱᱟᱭ ᱫᱟᱫᱟ ᱛᱟᱞᱮ ᱞᱟᱜᱟᱜᱼᱟ ᱨᱤᱥᱛᱟ ᱨᱮᱫᱚ ᱟᱨ ᱱᱤᱛᱚᱝ ᱛᱟᱞᱟ ᱫᱟᱫᱟ ᱟᱨ ᱵᱟᱹᱦᱩ ᱛᱟᱹᱠᱤᱱ ᱱᱟᱦᱟᱜ ᱱᱩᱠᱤᱱ ᱫᱟᱜ ᱞᱚᱴᱟ ᱮᱢ ᱠᱟᱛᱮᱫ ᱜᱚᱰ ᱡᱚᱦᱟᱨ ᱟᱠᱚ ᱠᱟᱱᱟ ᱠᱤᱱ ᱤᱱᱟᱹ ᱯᱚᱨᱮ ᱥᱟᱠᱚᱢ ᱦᱚᱨᱚᱜ ᱨᱮᱭᱟᱜ ᱱᱟᱦᱟᱜ ᱪᱟᱞᱟᱜᱼᱟ ᱱᱤᱛᱚᱝ ᱠᱟᱹᱢᱤ ᱦᱚᱨᱟ ᱛᱚ ᱚᱱᱟ ᱞᱟᱹᱜᱤᱫ ᱛᱮ ᱱᱟᱦᱟᱜ ᱟᱨ ᱱᱤᱛᱚᱝ ᱛᱮᱭᱟᱨᱤ ᱠᱚ ᱦᱩᱭ ᱡᱟᱣᱨᱟᱜ ᱠᱟᱱᱟ ᱚᱱᱠᱟ ᱥᱟᱥᱟᱝ ᱥᱩᱱᱩᱢ ᱠᱚ ᱤᱫᱤᱭᱮᱫᱼᱟ ᱱᱟᱦᱟᱜ ᱠᱚ ᱤᱱᱟᱹ ᱯᱚᱨᱮ ᱧᱮᱞ ᱧᱟᱢ ᱟᱵᱚᱱ ᱢᱟᱲᱟᱝ ᱥᱮᱫᱟᱜ ᱟᱨ ᱱᱚᱜᱼᱚᱸᱭ ᱱᱚᱣᱟ ᱵᱮᱵᱚᱥᱛᱷᱟ ᱟᱹᱜᱩ ᱦᱩᱭᱱᱟ ᱟᱨ ᱱᱤᱛᱚᱝ ᱫᱚ ᱦᱟᱸᱜ ᱥᱟᱥᱟᱝ ᱥᱩᱱᱩᱢ ᱚᱡᱚᱜ ᱠᱤᱱ ᱚᱡᱚᱜ ᱠᱤᱱ ᱞᱟᱹᱜᱤᱫᱼᱟ ᱦᱟᱸᱜ ᱛᱟᱞᱟ ᱫᱟ ᱛᱟᱞᱟ ᱵᱟᱹᱦᱩ ᱦᱮᱸ ᱥᱮ ᱢᱟ ᱜᱮ ᱦᱟᱸᱜ ᱚᱡᱚᱜᱮᱫ ᱠᱤᱱᱟᱭ ᱠᱟᱹᱢᱤᱦᱚᱨᱟ ᱧᱮᱞ ᱤᱫᱤ ᱯᱮ ᱵᱞᱚᱜᱽ ᱨᱮ ᱠᱚᱱᱴᱤᱱᱤᱭᱩ ᱛᱟᱦᱮᱱ ᱯᱮ ᱯᱷᱤᱨ ᱧᱮᱞᱧᱟᱢ ᱟᱵᱚᱱ ᱪᱮᱫ ᱞᱮᱠᱟ ᱦᱟᱸᱜ ᱦᱩᱭᱩᱜᱼᱟ ᱟᱨ ᱱᱚᱜᱼᱚᱭ ᱱᱚᱝᱠᱟ ᱮᱢᱟᱱ ᱜᱚᱴᱟᱝ ᱱᱚᱣᱟ ᱵᱷᱤᱰᱤᱭᱳ ᱯᱮ ᱧᱮᱞ ᱧᱟᱢ ᱠᱷᱟᱱ ᱧᱮᱞ ᱠᱷᱟᱱ ᱫᱚ ᱴᱷᱤᱠᱟᱹᱭᱟᱯᱮ ᱪᱮᱫ ᱠᱚ ᱟᱵᱚ ᱟᱹᱨᱤᱪᱟᱹᱞᱤ ᱥᱟᱱᱛᱟᱲ ᱨᱮᱭᱟᱜ ᱢᱮᱱᱟᱜᱼᱟ ᱪᱮᱫ ᱞᱮᱠᱟ ᱪᱮᱫ ᱠᱚ ᱦᱩᱭᱩᱜᱼᱟ ᱚᱱᱟ ᱵᱚᱱ ᱧᱮᱞ ᱧᱟᱢᱟ ᱴᱷᱤᱠᱟᱹᱭᱟᱵᱚᱱ ᱨᱟᱭᱨᱤᱛ ᱫᱚ ᱵᱟᱰᱟᱭ ᱫᱚᱨᱠᱟᱨ ᱠᱟᱱ ᱜᱮᱭᱟ ᱤᱧ ᱞᱟᱹᱜᱤᱫ ᱦᱚᱸ ᱱᱟᱣᱟ ᱜᱮ ᱛᱟᱦᱮᱸ ᱞᱮᱱᱟ ᱤᱧ ᱧᱮᱞ ᱠᱮᱫ ᱛᱤᱧ ᱴᱷᱤᱠᱟᱹ ᱠᱮᱫᱼᱟ ᱠᱤ ᱱᱚᱝᱠᱟ ᱱᱚᱝᱠᱟ ᱦᱩᱭᱩᱜᱼᱟ ᱢᱮᱱᱛᱮ ᱛᱳ ᱴᱷᱤᱠ ᱜᱮᱭᱟ ᱞᱟᱥᱴ ᱫᱷᱟᱹᱵᱤᱡ ᱛᱟᱦᱮᱱ ᱟᱵᱚᱱ ᱟᱨ ᱧᱮᱧᱟᱢ ᱟᱵᱚᱱ ᱟᱨ ᱠᱚᱢᱮᱱᱴ ᱠᱟᱛᱮᱫ ᱯᱮ ᱵᱟᱰᱟᱭ ᱦᱚᱪᱚᱧᱟ ᱪᱮᱫ ᱞᱮᱠᱟ ᱯᱮ ᱵᱩᱡᱷᱟᱹᱣ ᱠᱮᱫᱼᱟ ᱦᱟᱸᱜ

ᱟᱨ ᱱᱚᱰᱮ ᱵᱚᱱ ᱧᱮᱞ ᱫᱟᱲᱮᱭᱟᱜ ᱠᱟᱱᱟ ᱱᱤᱛᱚᱝ ᱫᱚ ᱦᱟᱸᱜ ᱡᱚᱛᱚ ᱠᱟᱹᱢᱤ ᱦᱚᱨᱟ ᱠᱚ ᱦᱩᱭ ᱵᱟᱲᱟ ᱠᱟᱛᱮᱫ ᱢᱮᱲᱦᱮᱫ ᱥᱟᱠᱚᱢ ᱦᱩᱭᱮᱱᱟ ᱯᱷᱤᱨ ᱜᱚᱴᱟ ᱡᱚᱛᱚ ᱦᱚᱲ ᱡᱟᱦᱟᱸ ᱛᱤᱱᱟᱹᱜ ᱢᱮᱱᱟᱜ ᱞᱮ ᱡᱚᱛᱚ ᱦᱚᱲ ᱡᱚᱦᱟᱨᱟᱫ ᱠᱤᱱ ᱡᱚᱦᱟᱨᱟᱫ ᱞᱮᱭᱟ ᱠᱤᱱ ᱤᱱᱟᱹ ᱯᱚᱨᱮ ᱱᱤᱛᱚᱝ ᱚᱲᱟᱜ ᱨᱮᱱ ᱵᱚᱸᱜᱟᱼᱵᱩᱨᱩ ᱧᱩᱛᱩᱢ ᱛᱮ ᱦᱟᱺᱰᱤ ᱱᱟᱦᱟᱜ ᱢᱤᱫᱴᱟᱝ ᱦᱟᱺᱰᱤ ᱠᱚ ᱮᱢ ᱠᱟᱜ ᱠᱤᱱᱟ ᱫᱟᱫᱟ ᱟᱨ ᱵᱟᱹᱦᱩ ᱛᱟᱹᱠᱤᱱ ᱱᱤᱛᱚᱝ ᱚᱱᱟᱜᱮ ᱧᱩ ᱦᱚᱪᱚᱭᱮᱫ ᱠᱤᱱᱟ ᱧᱩᱛᱩᱢ ᱨᱮ ᱧᱩ ᱦᱩᱭᱩᱜᱼᱟ ᱦᱮᱸ ᱥᱮ ᱵᱟᱝ ᱜᱮ ᱚᱲᱟᱜ ᱨᱮᱱ ᱵᱚᱸᱜᱟ ᱵᱩᱨᱩ ᱠᱚ ᱟᱨ ᱡᱟᱦᱟᱸᱭ ᱜᱮ ᱱᱟᱦᱟᱜ ᱵᱚᱸᱜᱟ ᱛᱟᱞᱟ ᱟᱠᱟᱱᱟ ᱠᱚ ᱩᱱᱠᱩ ᱠᱚ ᱠᱩᱥᱤᱜ ᱟᱠᱚ ᱚᱱᱠᱟ ᱠᱚ ᱢᱮᱱᱟ ᱛᱚ ᱩᱱᱠᱩ ᱧᱩᱛᱩᱢ ᱛᱮᱜᱮ ᱦᱟᱺᱰᱤ ᱠᱤᱱ ᱧᱩᱭᱮᱫᱼᱟ ᱛᱮ ᱢᱮᱱᱟᱜ ᱠᱤᱱᱟ ᱛᱚ ᱚᱱᱟ ᱞᱟᱹᱜᱤᱫ ᱛᱮ ᱱᱟᱥᱛᱟ ᱡᱚᱢ ᱠᱚ ᱮᱢᱟ ᱠᱤᱱᱟ ᱟᱫᱚ ᱠᱟᱹᱢᱤ ᱠᱚ ᱪᱷᱤᱰᱟᱹᱭᱮᱱ ᱛᱮ ᱫᱚ ᱟᱨ ᱱᱚᱰᱮ ᱵᱚᱱ ᱧᱮᱞ ᱫᱟᱲᱮᱭᱟᱜ ᱠᱟᱱᱟ ᱱᱩᱭ ᱫᱚ ᱱᱟᱦᱟᱜ ᱱᱩᱠᱩ ᱯᱷᱩᱞ ᱠᱩᱲᱤ ᱨᱤᱱ ᱥᱟᱸᱜᱟᱛ ᱠᱚᱲᱟ ᱞᱟᱜᱟ ᱤᱫᱤᱭᱮ ᱛᱮ ᱱᱚᱝᱠᱟ ᱱᱟᱦᱟᱜ ᱠᱚ ᱠᱷᱮᱞ ᱵᱟᱲᱟᱭ ᱠᱟᱱᱟ ᱢᱚᱛᱞᱚᱵ ᱢᱤᱫᱴᱤᱡ ᱛᱟᱦᱮᱱᱟ ᱥᱮ ᱠᱤ ᱦᱩᱰᱤᱧ ᱦᱚᱲ ᱫᱚ ᱱᱟᱦᱟᱜ ᱠᱟᱹᱴᱤᱡ ᱵᱮᱥ ᱫᱷᱟᱨᱟᱢ ᱥᱟᱸᱜᱟᱛᱮᱭᱟ ᱛᱚ ᱚᱱᱟᱜᱮ ᱪᱟᱞᱟᱜ ᱠᱟᱱᱟ